ᱜᱟᱛᱮ ᱦᱳ, ᱫᱤᱥᱟᱹ ᱫᱚᱦᱚᱭ ᱢᱮ ᱟᱢᱟᱜ ᱢᱤᱫᱴᱮᱱ ᱵᱷᱳᱴ ᱦᱳᱭ ᱫᱟᱲᱮᱭᱟᱜᱼᱟ ᱢᱤᱫᱴᱮᱱ ᱥᱮᱸᱜᱮᱞ ᱴᱩᱴᱤ᱾ ᱡᱚᱦᱟᱨ, ᱛᱮᱦᱮᱧᱟᱜ ᱟᱨ ᱢᱤᱫ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ᱾ ᱛᱮᱦᱮᱧ ᱫᱚ ᱚᱱᱚᱬᱦᱤᱭᱟᱹ ᱢᱟᱱᱚᱛᱟᱱ ᱨᱟᱢᱮᱥᱥᱚᱨ ᱢᱩᱨᱢᱩ ᱜᱚᱢᱠᱮᱭᱟᱜ ᱵᱷᱳᱴ ᱚᱱᱚᱬᱦᱮ ᱤᱧ ᱞᱟᱹᱭ ᱟᱸᱡᱚᱢ ᱟᱵᱚᱱ ᱠᱟᱱᱟ ᱚᱱᱚᱬᱦᱤᱭᱟᱹ ᱜᱚᱢᱠᱮᱭᱟᱜ ᱩᱯᱨᱩᱢ ᱫᱚ ᱞᱟᱦᱟ ᱨᱮᱭᱟᱜ ᱵᱷᱤᱰᱤᱭᱳ ᱨᱮ ᱮᱢ ᱢᱮᱱᱟᱜᱼᱟ ᱡᱟᱦᱟᱸᱭ ᱠᱚ ᱚᱱᱟ ᱵᱷᱤᱰᱤᱭᱳ ᱵᱟᱯᱮ ᱧᱮᱞ ᱟᱠᱟᱫ ᱠᱷᱟᱱ ᱚᱱᱟ ᱧᱮᱞ ᱛᱟᱵᱚᱱ ᱯᱮ ᱵᱷᱳᱴ ᱜᱟᱛᱮ ᱦᱳ, ᱫᱤᱥᱟᱹ ᱫᱚᱦᱚᱭ ᱢᱮ ᱟᱢᱟᱜ ᱢᱤᱫᱴᱮᱱ ᱵᱷᱳᱴ ᱦᱳᱭ ᱫᱟᱲᱮᱭᱟᱜᱼᱟ ᱢᱤᱫᱴᱮᱱ ᱥᱮᱸᱜᱮᱞ ᱴᱩᱴᱤ᱾ ᱡᱟᱦᱟᱸ ᱥᱮᱸᱜᱮᱞ ᱴᱩᱴᱤ ᱫᱚ ᱨᱚᱰᱚᱡ ᱠᱚᱪᱞᱚᱱ ᱵᱤᱨᱩᱫᱷ ᱨᱮ ᱵᱟᱝ ᱜᱟᱨᱡᱟᱣ ᱨᱟᱠᱟᱵ ᱠᱟᱛᱮ ᱴᱟᱴᱤ ᱥᱤᱞᱯᱤᱝ ᱥᱤᱠ ᱞᱤᱠᱚ ᱞᱚᱠᱚ ᱡᱷᱤᱝ ᱡᱷᱟᱜ ᱟᱵᱚᱣᱟᱜ ᱠᱚᱲᱟᱢ ᱯᱟᱸᱡᱽᱨᱟ ᱥᱮᱡ ᱜᱮ ᱠᱷᱮᱱᱪᱮᱨ ᱨᱩᱣᱟᱹᱲ ᱠᱟᱛᱮ᱾ ᱧᱩᱨ ᱜᱤᱰᱤ, ᱵᱟᱹᱜᱤ ᱜᱤᱰᱤ, ᱯᱮᱨᱚᱢ ᱪᱷᱟᱛᱟ, ᱫᱩᱢᱩᱨ ᱪᱷᱟᱛᱟ ᱞᱮᱠᱟ ᱟᱵᱚᱣᱟᱜ ᱠᱚᱲᱟᱢ ᱜᱮ ᱯᱟᱞᱮᱱ ᱮᱢ ᱡᱷᱟᱸᱡᱽᱨᱟ ᱤᱫᱤ? ᱜᱟᱛᱮ ᱦᱳ, ᱫᱤᱥᱟᱹ ᱫᱚᱦᱚᱭ ᱢᱮ ᱟᱢᱟᱜ ᱢᱤᱫᱴᱮᱱ ᱵᱷᱳᱴ ᱦᱳᱭ ᱫᱟᱲᱮᱭᱟᱜᱼᱟ ᱢᱤᱫᱴᱮᱱ ᱦᱟᱵᱟᱜ ᱟᱠᱟᱫ ᱪᱟᱹᱢᱩᱠ᱾ ᱡᱟᱦᱟᱸ ᱪᱟᱹᱢᱩᱠ ᱫᱚ ᱵᱮᱼᱟᱹᱭᱠᱟᱹᱜ ᱥᱟᱫᱚᱢᱟᱜ ᱫᱮᱭᱟ ᱨᱮ ᱵᱟᱝ ᱧᱩᱨᱦᱟᱹ ᱠᱟᱛᱮ ᱟᱵᱚᱣᱟᱜ ᱯᱩᱫᱽᱨᱚ ᱫᱮᱭᱟ ᱦᱟᱨᱛᱟ ᱜᱮ ᱫᱟᱞ ᱛᱮ ᱩᱨ ᱠᱟᱛᱮ ᱨᱟᱡᱽ ᱠᱚᱣᱟᱜ ᱨᱮᱜᱽᱲᱟ ᱴᱟᱢᱟᱠ ᱜᱮ ᱯᱟᱞᱮᱱ ᱚᱱᱟ ᱛᱮ ᱫᱟᱵᱚᱜ᱾ ᱜᱟᱛᱮ ᱦᱳ ᱫᱤᱥᱟᱹ ᱫᱚᱦᱚᱭ ᱢᱮ ᱟᱢᱟᱜ ᱢᱤᱫᱴᱮᱱ ᱵᱷᱳᱴ ᱦᱳᱭ ᱫᱟᱲᱮᱭᱟᱜᱼᱟ ᱢᱤᱫᱴᱮᱱ ᱮᱯᱮᱞ ᱟᱠᱟᱫ ᱢᱩᱜᱟᱹᱨ᱾ ᱡᱟᱦᱟᱸ ᱢᱩᱜᱟᱹᱨ ᱫᱚ᱾

ᱨᱟᱡᱽ ᱠᱚᱫᱚ ᱯᱟᱞᱮᱱ ᱦᱤᱥᱠᱤ ᱰᱤᱜᱤᱨ ᱜᱮ ᱪᱷᱳ ᱠᱚ ᱮᱱᱮᱡ᱾ ᱡᱚᱦᱟᱨ᱾